ᱡᱚᱦᱟᱨ ᱜᱮ ᱥᱟᱱᱟᱢ ᱠᱚ ᱟᱨ ᱛᱮᱦᱮᱧ ᱵᱟᱥᱛᱚᱵᱤᱠ ᱡᱤᱵᱚᱱ ᱨᱮᱱᱟᱜ ᱟᱨ ᱢᱤᱫᱴᱟᱝ ᱚᱵᱷᱤᱜᱽᱜᱚᱛᱟ ᱤᱧᱤᱧ ᱞᱟᱹᱭᱟ ᱠᱤ ᱥᱟᱱᱛᱟᱲ ᱥᱟᱶᱛᱟ ᱟᱹᱰᱤ ᱱᱟᱪᱟᱨ ᱨᱮ ᱢᱮᱱᱟᱜᱼᱟ ᱚᱱᱟ ᱥᱟᱱᱟᱢ ᱦᱚᱲ ᱜᱮᱵᱚᱱ ᱵᱩᱡᱷᱟᱹᱣ ᱫᱟᱲᱮᱭᱟᱜ ᱠᱟᱱᱟ ᱢᱮᱱᱠᱷᱟᱱ ᱪᱮᱫᱟᱜ ᱵᱟᱵᱚᱱ ᱛᱩᱞᱟᱹ ᱡᱚᱠᱷᱟ ᱫᱟᱲᱮᱭᱟᱜ ᱠᱟᱱᱟ ᱟᱭᱢᱟ ᱦᱚᱲ ᱟᱹᱰᱤ ᱟᱭᱢᱟ ᱨᱚᱠᱚᱢ ᱠᱟᱨᱚᱱ ᱵᱚᱱ ᱞᱟᱹᱭᱫᱟ ᱵᱟᱴ ᱤᱧ ᱡᱟᱦᱟᱸ ᱫᱚ ᱮᱠᱫᱚᱢ ᱯᱷᱤᱞ ᱞᱮᱵᱮᱞ ᱨᱮ ᱥᱮᱱ ᱠᱟᱛᱮ ᱤᱧ ᱵᱩᱡᱷᱟᱹᱣ ᱫᱟᱲᱮᱭᱟᱜ ᱠᱟᱱᱟ ᱪᱮᱫᱟᱜ ᱥᱮ ᱵᱟᱝᱢᱟ ᱤᱧ ᱱᱚᱝᱠᱟᱱ ᱢᱤᱫᱴᱟᱝ ᱠᱟᱹᱢᱤ ᱨᱮ ᱡᱚᱯᱲᱟᱣ ᱢᱤᱱᱟᱹᱧᱟ ᱡᱟᱦᱟᱸ ᱨᱮᱫᱚ ᱠᱤᱪᱷᱩ ᱥᱤᱞᱮᱠᱴᱮᱰ ᱦᱚᱲ ᱥᱟᱯᱳᱨᱴ ᱥᱟᱨᱵᱷᱤᱥ ᱮᱢ ᱞᱟᱹᱜᱤᱫ ᱟᱠᱚᱣᱟᱜ ᱟᱠᱚ ᱴᱷᱮᱱ ᱪᱟᱞᱟᱣ ᱦᱩᱭᱩᱜ ᱛᱤᱧᱟ ᱥᱮ ᱟᱠᱚᱣᱟᱜ ᱠᱤᱪᱷᱩ ᱰᱚᱠᱩᱢᱮᱱᱴ ᱵᱮᱯᱟᱨ ᱛᱮ ᱤᱧ ᱩᱱᱠᱩ ᱚᱲᱟᱜ ᱵᱷᱤᱡᱤᱴ ᱪᱟᱞᱟᱣ ᱦᱩᱭᱩᱜ ᱛᱤᱧᱟ ᱡᱮ ᱡᱟᱭᱜᱟ ᱠᱷᱚᱱᱟᱜ ᱩᱱᱠᱩ ᱯᱨᱳᱵᱷᱟᱭᱤᱰ ᱨᱮᱱᱟᱜ ᱠᱟᱛᱷᱟ ᱢᱮᱱᱟᱜᱼᱟ ᱛᱚ ᱯᱨᱳᱵᱷᱟᱭᱤᱰ ᱞᱟᱹᱜᱤᱫ ᱱᱚᱣᱟ ᱜᱮ ᱛᱮᱦᱮᱧ ᱦᱚᱸ ᱠᱤᱪᱷᱩ ᱚᱲᱟᱜ ᱤᱧ ᱪᱟᱞᱟᱣ ᱞᱮᱱᱟ ᱱᱚᱣᱟ ᱫᱚᱠᱚ ᱞᱟᱹᱭᱟ ᱩᱛᱛᱚᱨ ᱵᱚᱝᱜᱚ ᱨᱮᱱᱟᱜ ᱠᱳᱱᱳ ᱢᱤᱫᱴᱟᱝ ᱡᱟᱭᱜᱟ ᱠᱟᱱᱟ ᱛᱚ ᱪᱮᱫ ᱞᱮᱠᱟᱭᱮᱱᱟ ᱪᱟᱞᱟᱣ ᱦᱩᱭᱱᱟ ᱮᱱᱛᱮ ᱡᱟᱜᱮ ᱡᱚᱠᱷᱚᱱ ᱯᱚᱨᱤᱪᱚᱭ ᱮᱢ ᱦᱩᱭᱱᱟ ᱡᱮ ᱦᱮᱸ ᱤᱧ ᱥᱟᱱᱛᱟᱲ ᱠᱟᱱ ᱜᱤᱭᱟᱹᱧ ᱟᱨ ᱟᱠᱚ ᱦᱚᱸ ᱥᱟᱱᱛᱟᱲ ᱠᱟᱱ ᱜᱮᱭᱟ ᱠᱚ ᱛᱚ ᱮᱱᱛᱮ ᱥᱟᱹᱜᱟᱹᱭᱴᱟᱜ ᱢᱟ ᱟᱨᱚ ᱜᱟᱹᱦᱤᱨ ᱮᱱᱟ ᱟᱫᱚ ᱪᱮᱫ ᱞᱮᱠᱟᱭᱮᱱᱟ ᱫᱩᱲᱩᱵ ᱢᱟᱠᱚ ᱮᱢᱟᱫᱤᱧᱟ ᱢᱤᱫᱴᱟᱝ ᱵᱩᱰᱷᱤ ᱦᱚᱲ ᱫᱩᱲᱩᱵ ᱮᱢᱟᱫᱤᱧᱟ ᱮᱱᱛᱮ ᱪᱮᱫ ᱞᱮᱠᱟᱭᱮᱱᱟ ᱛᱚ ᱫᱩᱲᱩᱵ ᱯᱚᱨᱮ ᱟᱫᱚ ᱮᱱᱛᱮ ᱚᱠᱚᱭ ᱦᱚᱸ ᱵᱟᱠᱚ ᱨᱚᱲᱫᱟ ᱡᱮ ᱟᱢ ᱫᱚ ᱚᱠᱟ ᱠᱷᱚᱱᱟᱜ ᱮᱢ ᱦᱮᱡ ᱮᱱᱟ ᱥᱮ ᱟᱢ ᱫᱚᱢ ᱚᱠᱚᱭ ᱠᱟᱱᱟ ᱥᱮ ᱪᱮᱫ ᱵᱮᱯᱟᱨ ᱵᱟᱝ ᱵᱮᱯᱟᱨ ᱢᱟᱱᱮ ᱠᱩᱞᱤ ᱵᱩᱡᱷᱟᱹᱣ ᱨᱮᱱᱟᱜ ᱠᱳᱱᱳ ᱡᱟᱭᱜᱟ ᱜᱮ ᱵᱟᱹᱱᱩᱜᱼᱟ ᱵᱷᱟᱭ ᱛᱚ ᱢᱤᱫᱴᱟᱝ ᱦᱚᱲ ᱚᱲᱟᱜ ᱨᱮ ᱦᱮᱡ ᱠᱟᱱᱟᱭ ᱚᱯᱚᱨᱤᱪᱤᱛᱚ ᱢᱤᱫᱴᱟᱝ ᱦᱚᱲ ᱤᱧᱟᱹᱜ ᱚᱲᱟᱜ ᱨᱮ ᱦᱮᱡ ᱠᱟᱱᱟᱭ ᱫᱩᱲᱩᱵ ᱠᱟᱱᱟᱭ ᱪᱮᱫ ᱵᱮᱯᱟᱨ ᱮᱴᱟᱜ ᱡᱟᱭᱜᱟ ᱠᱷᱚᱱᱟᱜ ᱢᱤᱫᱴᱟᱝ ᱦᱚᱲ ᱟᱠᱚ ᱚᱲᱟᱜ ᱨᱮᱱ ᱢᱤᱫᱴᱟᱝ ᱠᱟᱹᱢᱤᱭᱟᱱ ᱦᱚᱲ ᱦᱮᱡ ᱮᱱᱟᱭ ᱟᱠᱚ ᱚᱲᱟᱜ ᱨᱤᱱᱤᱡ ᱢᱟᱹᱞᱤᱠ ᱞᱮᱠᱟᱜᱮ ᱢᱚᱱᱮ ᱠᱟᱜ ᱢᱮ ᱜᱟᱹᱞᱤᱢ ᱞᱮᱠᱟᱜᱮ ᱩᱱᱤ ᱦᱮᱡ ᱮᱱᱟᱭ ᱮᱱᱛᱮ ᱩᱱᱤ ᱦᱚᱸ ᱵᱟᱭ ᱢᱮᱛᱟᱭ ᱠᱟᱱᱟ ᱦᱚᱸ ᱵᱟᱭ ᱠᱩᱞᱤ ᱠᱟᱱᱟ ᱡᱮ ᱵᱟᱹᱵᱩ ᱚᱠᱚᱭ ᱠᱟᱱᱟ ᱥᱮ ᱟᱯᱱᱤ ᱠᱮ ᱵᱟ ᱪᱮᱫ ᱵᱮᱯᱟᱨ ᱪᱮᱫ ᱦᱚᱸ ᱵᱟᱭ ᱞᱟᱹᱭᱫᱟ ᱮᱱᱛᱮ ᱢᱚᱱᱮ ᱨᱮ ᱛᱚ ᱢᱤᱫᱴᱟᱝ ᱠᱚᱥᱪᱮᱱ ᱦᱤᱡᱩᱜᱼᱟ ᱡᱮ ᱟᱨᱮ ᱟᱠᱚ ᱚᱲᱟᱜ ᱨᱤᱱᱤᱡ ᱢᱤᱫᱴᱟᱝ ᱦᱚᱲ ᱠᱟᱱᱟᱭ ᱛᱟᱠᱤ ᱤᱧ ᱡᱟᱦᱟᱱᱟᱜ ᱮ ᱠᱩᱞᱤᱧᱟ ᱥᱮ ᱵᱟᱰᱟᱭ ᱦᱚᱪᱚᱧᱟ ᱛᱟᱠᱤ ᱚᱱᱟ ᱡᱟᱭᱜᱟ ᱨᱮ ᱩᱱᱤ ᱮᱠᱟᱞ ᱜᱮ ᱵᱟᱭ ᱵᱟᱰᱟᱭ ᱦᱚᱪᱚᱧ ᱠᱟᱱᱟ ᱟᱨ ᱪᱩᱯᱪᱟᱯ ᱟᱠᱚ ᱥᱟᱞᱟᱜ ᱚᱠᱚᱭ ᱥᱟᱞᱟᱜ ᱨᱚᱲ ᱨᱮᱱᱟᱜ ᱩᱱᱤ ᱥᱟᱞᱟᱜ ᱨᱚᱲ ᱨᱮᱱᱟᱜ ᱤᱧ ᱪᱮᱥᱴᱟᱭᱮᱫᱟ ᱵᱟᱴ ᱩᱱᱠᱩ ᱥᱟᱞᱟᱜ ᱵᱟᱝᱤᱧ ᱨᱚᱲ ᱫᱟᱲᱮᱭᱟᱜ ᱠᱟᱱᱟ ᱪᱮᱫᱟᱜ ᱥᱟᱱᱛᱟᱲ ᱛᱮ ᱨᱚᱲ ᱫᱟᱭ ᱡᱮ ᱢᱟ ᱟᱢ ᱜᱮ ᱨᱚᱲ ᱢᱮ ᱟᱸᱡᱚᱢ ᱫᱤᱧ ᱵᱷᱤᱛᱤᱨ ᱨᱮ ᱵᱟᱴ ᱤᱧ ᱥᱟᱞᱟᱜ ᱫᱚ ᱵᱟᱭ ᱨᱚᱲ ᱫᱟ ᱚᱴᱟᱜ ᱢᱟᱱᱮ ᱠᱳᱱᱳ ᱨᱚᱠᱚᱢ ᱵᱮᱯᱟᱨ ᱛᱮ ᱠᱟᱛᱷᱟ ᱨᱚᱲ ᱨᱮᱱᱟᱜ ᱵᱮᱯᱟᱨ ᱛᱮ ᱟᱡ ᱠᱤᱱᱛᱩ ᱵᱟᱭ ᱪᱮᱥᱴᱟᱭᱮᱫᱟ ᱟᱨᱮ ᱢᱤᱫᱴᱟᱝ ᱵᱟᱡᱮ ᱥᱚᱵᱷᱟᱵ ᱥᱟᱱᱛᱟᱲ ᱥᱟᱶᱛᱟ ᱨᱮ ᱱᱚᱣᱟ ᱡᱤᱱᱤᱥ ᱤᱧ ᱧᱮᱞ ᱫᱟ ᱟᱨᱮ ᱫᱤᱠᱩ ᱴᱷᱮᱱ ᱠᱷᱚᱱᱟᱜ ᱠᱟᱹᱴᱤᱡ ᱧᱮᱞ ᱠᱟᱛᱮ ᱵᱚᱱ ᱥᱮᱬᱟᱭ ᱢᱟᱱ ᱥᱮ ᱫᱤᱠᱩ ᱫᱚ ᱪᱮᱫ ᱞᱮᱠᱟ ᱵᱟᱯ ᱨᱮ ᱚᱠᱚᱭ ᱦᱮᱡ ᱠᱟᱱᱟᱭ ᱚᱲᱟᱜ ᱵᱟᱦᱨᱮ ᱠᱷᱚᱱᱟᱜ ᱜᱮᱞ ᱫᱟ ᱠᱮ ᱦᱮᱸ ᱥᱮ ᱵᱟᱝ ᱥᱟᱱᱟᱢ ᱦᱚᱲ ᱜᱮᱵᱚᱱ ᱵᱩᱡᱷᱟᱹᱣ ᱫᱟᱲᱮᱭᱟᱜ ᱠᱟᱱ ᱜᱮᱭᱟ ᱵᱟᱴ ᱥᱟᱱᱛᱟᱲ ᱴᱷᱮᱱ ᱟᱢᱮᱢ ᱪᱟᱞᱟᱜᱼᱟ ᱡᱮ ᱚᱠᱚᱭ ᱠᱟᱱᱟᱭ ᱵᱟᱝ ᱠᱟᱱᱟᱭ ᱪᱮᱫ ᱵᱮᱯᱟᱨ ᱵᱟᱝ ᱵᱮᱯᱟᱨ ᱚᱱᱟ ᱚᱱᱟ ᱡᱤᱱᱤᱥ ᱫᱚ ᱵᱟᱹᱱᱩᱜᱼᱟ ᱢᱟᱱᱮ ᱟᱥᱚᱞ ᱡᱤᱱᱤᱥ ᱫᱚ ᱱᱚᱝᱠᱟᱱ ᱠᱟᱱᱟ ᱡᱮ ᱵᱟᱨᱭᱟ ᱠᱟᱛᱷᱟ ᱵᱟᱭ ᱨᱚᱲ ᱫᱟᱲᱮᱭᱟᱹᱧ ᱠᱟᱱᱟ ᱥᱮ ᱵᱟᱭ ᱠᱩᱞᱤ ᱫᱟᱲᱮᱭᱟᱹᱧ ᱠᱟᱱᱟ ᱵᱟᱦᱨᱮ ᱨᱮᱱ ᱦᱚᱲ ᱴᱷᱮᱱ ᱢᱤᱫᱴᱟᱝ ᱠᱟᱛᱷᱟ ᱢᱚᱡᱽ ᱛᱮ ᱵᱟᱝᱵᱚᱱ ᱨᱚᱲ ᱫᱟᱲᱮᱭᱟᱜ ᱠᱟᱱᱟ ᱥᱮ ᱠᱩᱞᱤ ᱵᱩᱡᱷᱟᱹᱣ ᱵᱟᱵᱚᱱ ᱵᱩᱡᱷᱟᱹᱣ ᱦᱚᱪᱚ ᱫᱟᱲᱮᱭᱟᱜ ᱠᱟᱱᱟ ᱪᱮᱫᱟᱜ ᱟᱨ ᱦᱚᱸ ᱚᱱᱟ ᱠᱷᱟᱹᱛᱤᱨ ᱜᱮ ᱟᱵᱚ ᱫᱚ ᱫᱤᱠᱩ ᱴᱷᱮᱱ ᱫᱚᱵᱚᱱ ᱦᱚᱯᱚᱱ ᱪᱟᱵᱟ ᱟᱠᱟᱱᱟ ᱵᱟᱨᱭᱟ ᱠᱟᱛᱷᱟ ᱡᱟᱦᱟᱱᱟᱜ ᱮ ᱞᱟᱹᱭ ᱟᱫᱤᱧᱟ ᱮᱱᱛᱮ ᱚᱱᱟ ᱨᱮ ᱠᱟᱛᱷᱟ ᱪᱮᱛᱟᱱ ᱠᱟᱛᱷᱟ ᱵᱟᱝ ᱤᱧ ᱞᱟᱹᱭ ᱫᱟᱲᱮᱭᱟᱫᱟ ᱵᱟᱨᱭᱟ ᱠᱟᱛᱷᱟ ᱛᱚ ᱱᱚᱱᱚ ᱱᱚᱝᱠᱟ ᱠᱟᱛᱮ ᱜᱮ ᱥᱚᱢᱟᱡᱽ ᱨᱮ ᱥᱟᱶᱛᱟ ᱨᱮ ᱟᱵᱚ ᱞᱟᱛᱟᱨ ᱨᱮ ᱢᱮᱱᱟᱜ ᱵᱚᱱᱟ ᱡᱟᱦᱟᱸᱭ ᱜᱮ ᱦᱚᱭᱛᱚ ᱢᱤᱫᱴᱟᱝ ᱠᱟᱛᱷᱟᱭ ᱞᱟᱹᱭ ᱠᱮᱫᱟ ᱟᱨᱮ ᱭᱟᱨ ᱚᱱᱟ ᱪᱮᱛᱟᱱ ᱨᱮ ᱠᱚᱢ ᱥᱮ ᱠᱚᱢ ᱛᱚ ᱢᱤᱫᱴᱟᱝ ᱠᱟᱛᱷᱟ ᱡᱚᱵᱟᱵᱮᱢ ᱮᱢ ᱫᱟᱲᱮᱭᱟᱜᱼᱟ ᱡᱚᱵᱟᱵᱽ ᱫᱤᱦᱤᱢ ᱮᱢᱟ ᱚᱱᱛᱚᱛᱚ ᱟᱹᱭᱫᱟᱹᱨ ᱨᱮᱱᱟᱜ ᱡᱟᱦᱟᱸ ᱨᱮ ᱠᱟᱛᱷᱟ ᱵᱚᱱ ᱞᱟᱹᱭᱫᱟ ᱥᱮ ᱦᱚᱠ ᱨᱮᱱᱟᱜ ᱠᱟᱛᱷᱟ ᱵᱚᱱ ᱞᱟᱹᱭᱫᱟ ᱛᱚ ᱦᱚᱠ ᱟᱹᱭᱫᱟᱹᱨ ᱨᱮᱱᱟᱜ ᱫᱚ ᱠᱟᱛᱷᱟ ᱫᱚ ᱵᱟᱝ ᱠᱟᱱᱟ ᱡᱮ ᱤᱧᱟᱹᱜ ᱚᱲᱟᱜ ᱨᱮ ᱡᱟᱦᱟᱸᱭ ᱦᱮᱡ ᱮᱱᱟᱭ ᱵᱟᱰᱟᱭ ᱵᱟᱹᱧ ᱫᱟᱲᱮᱭᱟᱜᱼᱟ ᱛᱚ ᱵᱟᱰᱟᱭ ᱢᱮ ᱥᱮ ᱚᱠᱚᱭ ᱦᱮᱡ ᱠᱟᱱᱟᱭ ᱵᱟᱝ ᱠᱟᱱᱟᱭ ᱤᱧ ᱡᱟᱦᱟᱸ ᱠᱷᱟᱹᱛᱤᱨ ᱜᱤᱧ ᱦᱮᱡ ᱤᱧ ᱵᱷᱟᱜᱮ ᱞᱟᱹᱜᱤᱫ ᱤᱧ ᱥᱮᱱ ᱮᱱ ᱟᱨ ᱵᱟᱹᱲᱤᱡ ᱞᱟᱹᱜᱤᱫ ᱤᱧ ᱥᱮᱱ ᱮᱱ ᱛᱟᱠᱤ ᱱᱚᱝᱠᱟ ᱛᱤᱱᱟᱹᱜ ᱦᱚᱲ ᱟᱭᱢᱟ ᱱᱚᱝᱠᱟᱱ ᱦᱚᱲ ᱠᱚ ᱪᱟᱞᱟᱜ ᱠᱟᱱᱟ ᱵᱩᱜᱤᱭᱟᱜ ᱧᱩᱛᱩᱢ ᱛᱮ ᱵᱟᱹᱲᱤᱡ ᱠᱚ ᱠᱚᱨᱟᱣ ᱦᱚᱴᱚ ᱠᱟᱜ ᱠᱟᱱᱟ ᱦᱮᱸ ᱥᱮ ᱵᱟᱝ ᱛᱚ ᱟᱭᱢᱟ ᱦᱚᱲ ᱢᱟᱱᱮ ᱥᱟᱱᱛᱟᱲ ᱱᱚᱣᱟ ᱡᱤᱱᱤᱥ ᱠᱚ ᱵᱟᱠᱚ ᱵᱩᱡᱷᱟᱹᱣ ᱫᱟᱲᱮᱭᱟᱜ ᱠᱟᱱᱟ ᱪᱮᱫᱟᱜ ᱯᱟᱨᱥᱚᱱᱟᱞᱤᱴᱤ ᱢᱤᱫᱴᱟᱝ ᱮᱢᱚᱱ ᱢᱤᱫᱴᱟᱝ ᱵᱮᱯᱟᱨ ᱠᱟᱱᱟ ᱡᱮ ᱩᱱᱠᱩᱣᱟᱜ ᱟᱹᱰᱤ ᱢᱟᱱᱮ ᱞᱮᱠ ᱚᱯᱷ ᱠᱚᱱᱯᱷᱤᱰᱮᱱᱥ ᱢᱤᱫᱴᱟᱝ ᱞᱟᱹᱭ ᱢᱮ ᱵᱟ ᱩᱱᱠᱩᱣᱟᱜ ᱢᱟᱱᱮ ᱥᱟᱦᱚᱥ ᱞᱟᱹᱭ ᱢᱮ ᱥᱚᱛ ᱥᱟᱦᱚᱥ ᱢᱤᱫᱴᱟᱝ ᱵᱟᱹᱱᱩᱜ ᱟᱱ ᱛᱟᱠᱚᱣᱟ ᱚᱱᱮ ᱚᱱᱟ ᱡᱟᱭᱜᱟ ᱨᱮᱜᱮ ᱥᱟᱱᱛᱟᱲ ᱥᱟᱶᱛᱟ ᱫᱚ ᱟᱹᱰᱤ ᱠᱚᱢ ᱨᱮᱵᱚᱱ ᱯᱟᱲᱦᱟᱜ ᱢᱟᱱᱮ ᱡᱟᱦᱟᱸ ᱛᱤᱱᱟᱹᱜ ᱜᱮ ᱥᱤᱠᱷᱱᱟᱹᱛ ᱢᱮ ᱡᱟᱦᱟᱸ ᱛᱤᱱᱟᱹᱜ ᱜᱮ ᱚᱞᱚᱜ ᱯᱟᱲᱦᱟᱜ ᱢᱮ ᱵᱷᱟᱭ ᱛᱚ ᱚᱱᱟ ᱥᱚᱛ ᱥᱟᱦᱚᱥᱴᱟ ᱵᱟᱹᱱᱩᱜ ᱟᱱ ᱛᱟᱵᱚᱱ ᱛᱮ ᱠᱟᱛᱷᱟ ᱪᱮᱛᱟᱱ ᱠᱟᱛᱷᱟ ᱵᱟᱝᱵᱚᱱ ᱨᱚᱲ ᱫᱟᱲᱮᱭᱟᱜ ᱠᱟᱱ ᱛᱮ ᱛᱤᱨᱩᱵ ᱨᱮᱜᱮ ᱢᱮᱱᱟᱜ ᱵᱚᱱᱟ ᱟᱨ ᱱᱚᱝᱠᱟ ᱠᱟᱛᱮ ᱵᱟᱝᱵᱚᱱ ᱞᱟᱦᱟ ᱫᱟᱲᱮᱭᱟᱜ ᱠᱟᱱᱟ ᱛᱚ ᱚᱱᱟᱛᱮ ᱜᱤᱫᱽᱨᱟᱹ ᱠᱚ ᱚᱲᱟᱜ ᱦᱚᱲ ᱠᱚ ᱥᱮ ᱥᱚᱢᱟᱡᱽ ᱨᱮᱱ ᱦᱚᱲ ᱠᱚ ᱥᱮ ᱜᱟᱹᱞᱤᱢ ᱠᱚ ᱛᱚ ᱥᱟᱱᱟᱢ ᱦᱚᱲ ᱜᱮᱠᱚ ᱵᱚᱛᱚᱨᱚᱜ ᱠᱟᱱᱟ ᱠᱚ ᱥᱮ ᱞᱟᱡᱟᱜ ᱠᱟᱱᱟ ᱠᱚ ᱥᱮ ᱥᱚᱛ ᱥᱟᱦᱚᱥ ᱵᱟᱠᱚ ᱧᱟᱢ ᱮᱫᱟ ᱥᱮ ᱵᱷᱚᱨᱥᱟ ᱵᱟᱠᱚ ᱧᱟᱢ ᱮᱫᱟ ᱡᱟᱜᱮ ᱮᱱᱛᱮ ᱢᱤᱫᱴᱟᱝ ᱵᱟᱨᱭᱟ ᱠᱟᱛᱷᱟ

ᱟᱸᱡᱚᱢ ᱫᱟᱲᱮᱭᱟᱜ ᱠᱟᱱ ᱜᱮᱭᱟ ᱯᱮ ᱱᱚᱝᱠᱟᱛᱮ ᱨᱳᱰ ᱥᱟᱭᱤᱰ ᱨᱮᱧ ᱛᱤᱸᱜᱩ ᱠᱟᱱᱟ ᱱᱚᱣᱟ ᱫᱚ ᱩᱛᱛᱚᱨ ᱵᱚᱝᱜᱚ ᱨᱮᱱᱟᱜ ᱠᱳᱱᱳ ᱢᱤᱫᱴᱟᱝ ᱨᱳᱰ ᱥᱟᱭᱤᱰ ᱨᱮ ᱵᱟᱴ ᱥᱟᱱᱟᱢ ᱡᱟᱦᱟᱸᱭ ᱠᱚ ᱧᱮᱧᱮᱞ ᱦᱚᱲ ᱠᱟᱱᱟ ᱯᱮ ᱛᱚ ᱚᱱᱛᱚᱛᱚ ᱵᱟᱨᱭᱟ ᱠᱟᱛᱷᱟ ᱢᱚᱪᱟᱛᱮ ᱨᱚᱲ ᱨᱮᱱᱟᱜ ᱥᱟᱦᱚᱥ ᱵᱚᱱ ᱛᱮᱭᱟᱨ ᱢᱟ ᱥᱮᱵᱚᱱ ᱵᱩᱡᱷᱟᱹᱣ ᱫᱟᱲᱮᱭᱟᱜ ᱢᱟ ᱥᱮᱵᱚᱱ ᱞᱟᱦᱟ ᱫᱟᱲᱮᱭᱟᱜ ᱢᱟ ᱚᱱᱠᱟ ᱠᱟᱛᱮ ᱜᱮ ᱢᱮᱠᱥᱤᱢᱟᱢ ᱦᱚᱲᱟᱜ ᱡᱩᱫᱤ ᱫᱤᱠᱩ ᱡᱟᱦᱟᱸ ᱛᱤᱱᱟᱹᱜ ᱫᱤᱠᱩ ᱧᱮᱞ ᱠᱚᱢ ᱢᱟᱱᱮ ᱵᱟᱰᱟᱭ ᱯᱟᱲᱦᱟᱣ ᱵᱟᱰᱟᱭ ᱟᱨ ᱵᱟᱭ ᱵᱟᱰᱟᱭ ᱮᱱᱛᱮ ᱵᱟᱨᱭᱟ ᱠᱟᱛᱷᱟ ᱫᱚᱭ ᱞᱟᱹᱭ ᱟᱢᱟ ᱠᱤ ᱚᱠᱚᱭ ᱠᱟᱱᱟᱢ ᱪᱮᱫ ᱵᱮᱯᱟᱨ ᱦᱮᱸ ᱩᱱᱤ ᱵᱟᱲᱟᱭ ᱨᱮᱱᱟᱜ ᱪᱮᱥᱴᱟᱭᱟ ᱦᱩᱢᱠᱤ ᱞᱮᱠᱟ ᱠᱟᱛᱷᱟ ᱨᱚᱲ ᱢᱟ ᱦᱮᱸ ᱵᱮᱯᱟᱨ ᱪᱮᱫ ᱢᱟᱱᱮ ᱟᱵᱚ ᱠᱤᱱᱛᱩ ᱵᱟᱵᱚᱱ ᱨᱚᱲ ᱫᱟᱲᱮᱜ ᱠᱟᱱᱟ ᱦᱮᱸ ᱟᱨ ᱚᱲᱟᱜ ᱨᱤᱧ ᱧᱮᱞᱮ ᱠᱟᱱᱟ ᱢᱤᱫᱴᱟᱝ ᱵᱟᱵᱟ ᱦᱚᱲ ᱟᱡ ᱵᱟᱹᱦᱩᱭ ᱠᱚᱭ ᱠᱩᱞ ᱠᱟᱭ ᱠᱟᱱᱟ ᱡᱮ ᱛᱩ ᱥᱮ ᱧᱮᱞᱮ ᱢᱮ ᱚᱠᱚᱭ ᱦᱮᱡ ᱠᱟᱱᱟᱭ ᱟᱨᱮ ᱭᱟᱨ ᱟᱢ ᱫᱚ ᱵᱟᱵᱟ ᱦᱚᱲ ᱠᱟᱱᱟᱢ ᱠᱚᱢ ᱥᱮ ᱠᱚᱢ ᱵᱟᱦᱨᱮ ᱨᱮ ᱥᱮᱱ ᱠᱟᱛᱮᱢ ᱞᱟᱹᱭᱟ ᱠᱮ ᱟᱯᱱᱤ ᱚᱠᱚᱭ ᱦᱮᱡ ᱠᱟᱱᱟᱢ ᱚᱠᱟ ᱠᱷᱚᱱᱟᱜ ᱮᱢ ᱦᱮᱡ ᱠᱟᱱᱟ ᱛᱚ ᱡᱟᱜᱮ ᱚᱱᱟ ᱢᱤᱫᱴᱟᱝ ᱠᱟᱛᱷᱟ ᱞᱟᱹᱭ ᱥᱚᱫᱚᱨ ᱥᱟᱱᱟ ᱠᱤᱫᱤᱧᱟ ᱪᱮᱫᱟᱜ ᱵᱟᱥᱛᱚᱵᱤᱠ ᱚᱵᱷᱤᱜᱽᱜᱚᱛᱟ ᱨᱮᱱᱟᱜ ᱠᱤᱪᱷᱩ ᱠᱟᱛᱷᱟ ᱡᱟᱦᱟᱸ ᱫᱚ ᱥᱚᱢᱟᱡᱽ ᱨᱮᱱᱟᱜ ᱩᱛᱱᱟᱹᱣ ᱡᱟᱭᱜᱟ ᱨᱮ ᱥᱮ ᱞᱟᱦᱟ ᱨᱮᱱᱟᱜ ᱡᱟᱭᱜᱟ ᱨᱮ ᱟᱹᱰᱤᱴᱟᱜ ᱜᱮ ᱛᱟᱭᱱᱚᱢ ᱨᱮ ᱢᱮᱱᱟᱜ ᱵᱚᱱᱟ ᱛᱚ ᱵᱚᱭᱦᱟ ᱠᱚ ᱵᱤᱪᱟᱹᱨ ᱛᱤᱱᱟᱹᱜ ᱴᱷᱤᱠ ᱛᱤᱧᱟ ᱵᱟᱝ ᱴᱷᱤᱠ ᱛᱤᱧᱟ ᱟᱯᱮ ᱱᱟᱥᱮᱱᱟᱜ ᱠᱚᱢᱮᱱᱴ ᱛᱟᱵᱚᱱ ᱯᱮ ᱪᱮᱫᱟᱜ ᱥᱮ ᱵᱟᱝᱢᱟ ᱟᱯᱮ ᱦᱚᱸ ᱥᱟᱱᱟᱢ ᱦᱚᱸᱯᱮ ᱵᱩᱡᱷᱟᱹᱣ ᱫᱟᱲᱮᱭᱟᱜ ᱠᱟᱱ ᱜᱮᱭᱟ ᱛᱚᱵᱮ ᱪᱮᱫᱟᱜ ᱠᱚᱢᱮᱱᱴ ᱯᱮ ᱠᱚᱢᱮᱱᱴ ᱞᱮᱠᱷᱟᱱ ᱯᱮ ᱤᱧᱟᱹᱜ ᱠᱟᱛᱷᱟ ᱥᱟᱹᱨᱤᱭᱟ ᱢᱮᱱᱛᱮ ᱥᱮ ᱤᱧ ᱴᱷᱤᱠ ᱜᱤᱭᱟᱹᱧ ᱥᱮ ᱵᱷᱩᱞ ᱜᱤᱭᱟᱹᱧ ᱢᱮᱱᱛᱮ ᱚᱱᱟᱧ ᱵᱩᱡᱷᱟᱹᱣ ᱫᱟᱲᱮᱭᱟᱜᱼᱟ ᱢᱟ ᱛᱚᱵᱮ